ᱛᱮᱦᱮᱧ ᱫᱚ ᱢᱤᱫᱴᱟᱝ ᱥᱟᱱᱛᱟᱲᱤ ᱠᱟᱞᱪᱟᱨ ᱥᱮ ᱟᱹᱫᱤᱵᱟᱹᱥᱤ ᱠᱟᱞᱪᱟᱨ ᱨᱮᱱᱟᱜ ᱢᱤᱫ ᱢᱟᱨᱟᱝ ᱯᱚᱛᱚᱵ ᱡᱟᱦᱟᱸ ᱫᱚ ᱦᱩᱭᱩᱜ ᱠᱟᱱᱟ ᱡᱟᱦᱮᱨ ᱵᱚᱸᱜᱟ ᱥᱟᱱᱛᱟᱲ ᱠᱚ ᱚᱱᱟ ᱯᱚᱛᱚᱵ ᱠᱷᱚᱱ ᱠᱟᱹᱴᱤᱡ ᱵᱚᱱ ᱟᱞᱳᱪᱚᱱᱟᱭᱟ ᱟᱨ ᱱᱚᱣᱟ ᱨᱮ ᱡᱟᱦᱟᱸ ᱛᱚᱛᱛᱷᱚ ᱦᱮᱱᱟᱜᱼᱟ ᱥᱮ ᱡᱟᱦᱟᱸ ᱤᱱᱯᱷᱚᱨᱢᱮᱥᱚᱱ ᱠᱚ ᱦᱮᱱᱟᱜᱼᱟ ᱚᱱᱟ ᱠᱚ ᱛᱟᱭᱚᱢ ᱫᱟᱨᱟᱢ ᱵᱷᱤᱰᱭᱳ ᱨᱤᱧ ᱟᱞᱳᱪᱚᱱᱟᱭᱟ ᱛᱚ ᱱᱚᱣᱟ ᱯᱚᱛᱚᱵ ᱫᱚ ᱦᱩᱭᱩᱜ ᱠᱟᱱᱟ ᱢᱤᱫ ᱟᱹᱰᱤ ᱢᱟᱨᱟᱝ ᱥᱟᱱᱛᱟᱲᱟᱜ ᱯᱚᱛᱚᱵ ᱠᱟᱱᱟ ᱡᱟᱦᱟᱸ ᱫᱚ ᱤᱭᱩᱱᱤᱵᱷᱟᱨᱥᱤᱴᱤ ᱨᱮᱱᱟᱜ ᱥᱤᱞᱮᱵᱟᱥ ᱨᱮ ᱡᱮ ᱢᱟᱱᱮ ᱠᱚᱞᱮᱡᱽ ᱠᱚᱨᱮ ᱤᱭᱩᱱᱤᱵᱷᱟᱨᱥᱤᱴᱤ ᱠᱚᱨᱮ ᱥᱮ ᱢᱟᱨᱟᱝ ᱢᱟᱨᱟᱝ ᱡᱟᱦᱟᱸ ᱠᱚᱢᱯᱤᱴᱤᱴᱤᱵᱽ ᱮᱠᱡᱟᱢ ᱡᱮᱞᱮᱠᱟ ᱰᱟᱵᱞᱩ ᱵᱤ ᱥᱤ ᱮᱥ ᱥᱮ ᱤᱭᱩ ᱯᱤ ᱮᱥ ᱥᱤ ᱯᱚᱨᱤᱠᱠᱷᱟ ᱨᱮᱱᱟᱜ ᱥᱤᱞᱮᱵᱟᱥ ᱨᱮᱦᱚᱸ ᱚᱱᱟ ᱯᱚᱛᱚᱵ ᱠᱷᱚᱱ ᱟᱹᱰᱤᱜᱟᱱ ᱠᱩᱠᱞᱤ ᱛᱮᱞᱟ ᱧᱟᱢᱚᱜᱼᱟ ᱛᱚ ᱱᱚᱣᱟ ᱤᱧ ᱫᱩᱧ ᱞᱟᱹᱭᱟ ᱱᱚᱣᱟ ᱯᱚᱛᱚᱵ ᱫᱚ ᱡᱟᱦᱟᱸᱭ ᱡᱩᱫᱤ ᱵᱟᱵᱚᱱ ᱯᱟᱲᱦᱟᱣ ᱟᱠᱟᱱ ᱠᱷᱟᱱ ᱵᱚᱱ ᱯᱟᱲᱦᱟᱜᱼᱟ ᱪᱮᱫᱟᱜ ᱥᱮ ᱱᱚᱣᱟ ᱯᱚᱛᱚᱵ ᱨᱮ ᱡᱟᱱᱟᱢ ᱠᱷᱚᱱ ᱥᱮ ᱟᱵᱚᱣᱟᱜ ᱥᱟᱱᱛᱟᱲᱤ ᱡᱟᱦᱟᱸ ᱥᱟᱦᱤᱛᱛᱚ ᱥᱮ ᱪᱮᱫ ᱠᱚ ᱞᱟᱹᱭᱟ ᱥᱟᱱᱛᱟᱲᱤ ᱢᱤᱛᱷᱳᱞᱳᱡᱤ ᱥᱮ ᱥᱟᱱᱛᱟᱲᱤ ᱡᱟᱦᱟᱸ ᱟᱹᱨᱤᱪᱟᱹᱞᱤ ᱠᱚ ᱠᱟᱞᱪᱟᱨ ᱚᱱᱟ ᱨᱮᱱᱟᱜ ᱥᱟᱱᱟᱢᱟᱜ ᱜᱮ ᱱᱚᱰᱮ ᱡᱟᱦᱟᱸᱭ ᱱᱚᱣᱟ ᱯᱚᱛᱚᱵ ᱨᱮᱱ ᱚᱱᱚᱞᱤᱭᱟᱹ ᱠᱟᱱᱟᱭ ᱨᱟᱢᱮᱥᱥᱚᱨ ᱢᱩᱨᱢᱩ ᱜᱚᱢᱠᱮ ᱟᱭᱟᱜ ᱱᱚᱱᱚᱞ ᱛᱮ ᱥᱮ ᱟᱭᱟᱜ ᱯᱮᱱ ᱛᱮ ᱫᱷᱟᱹᱨᱛᱤ ᱥᱟᱢᱟᱝ ᱨᱮ ᱚᱞ ᱨᱟᱠᱟᱵ ᱟᱠᱟᱫᱟᱭ ᱛᱚ ᱱᱚᱣᱟ ᱠᱚ ᱱᱚᱰᱮ ᱠᱷᱚᱱ ᱜᱮ ᱠᱤᱪᱷᱩ ᱠᱩᱠᱞᱤ ᱛᱮᱞᱟ ᱵᱚᱱ ᱯᱟᱲᱦᱟᱜᱼᱟ ᱛᱚ ᱯᱳᱭᱞᱳ ᱨᱮᱜᱮ ᱡᱟᱦᱟᱸᱭ ᱠᱚ ᱱᱚᱣᱟ ᱪᱮᱱᱮᱞ ᱵᱟᱵᱚᱱ ᱥᱟᱵᱥᱠᱨᱟᱭᱤᱵᱽ ᱟᱠᱟᱫ ᱛᱟᱵᱚᱱᱟ ᱪᱮᱱᱮᱞ ᱵᱚᱱ ᱥᱟᱵᱥᱠᱨᱟᱭᱤᱵᱟ ᱟᱨ ᱵᱮᱞ ᱟᱭᱠᱚᱱ ᱵᱚᱱ ᱯᱨᱮᱥᱟ ᱱᱚᱣᱟ ᱞᱟᱹᱜᱤᱫ ᱛᱮ ᱯᱚᱭᱥᱟ ᱫᱚ ᱵᱟᱝ ᱞᱟᱜᱟᱜᱼᱟ ᱱᱤᱭᱟᱹ ᱥᱟᱵᱥᱠᱨᱟᱭᱤᱵᱽ ᱠᱷᱟᱱ ᱪᱮᱫ ᱦᱩᱭᱩᱜᱼᱟ ᱥᱮ ᱡᱚᱠᱷᱚᱱ ᱜᱮ ᱵᱷᱤᱰᱭᱳᱧ ᱟᱯᱞᱳᱰᱟ ᱤᱧᱟᱹᱜ ᱵᱷᱤᱰᱭᱳ ᱟᱯᱮ ᱢᱳᱵᱟᱭᱤᱞ ᱨᱮ ᱛᱩᱨᱟᱹᱛ ᱪᱟᱞᱟᱜᱼᱟ ᱛᱚ ᱪᱚᱞᱚ ᱠᱟᱹᱴᱤᱡ ᱵᱚᱱ ᱟᱞᱳᱪᱚᱱᱟ ᱞᱮᱜᱮ ᱛᱚᱧ ᱞᱟᱹᱭ ᱠᱮᱫ ᱜᱮ ᱡᱮ ᱱᱚᱣᱟ ᱫᱚ ᱡᱩᱫᱤ ᱥᱟᱱᱛᱟᱲ ᱠᱟᱜ ᱠᱷᱟᱱ ᱮᱢ ᱱᱚᱣᱟ ᱵᱳᱭ ᱡᱩᱫᱤ ᱵᱟᱢ ᱯᱟᱲᱦᱟᱣ ᱟᱠᱟᱱ ᱠᱷᱟᱱ ᱛᱟᱦᱚᱞᱮ ᱥᱟᱱᱛᱟᱲᱟᱜ ᱟᱹᱨᱤᱪᱟᱹᱞᱤ ᱥᱚᱢᱚᱱᱫᱷᱮ ᱪᱮᱫ ᱦᱚᱸ ᱵᱟᱢ ᱵᱩᱡᱽ ᱫᱟᱲᱮᱭᱟᱜᱼᱟ ᱥᱮ ᱵᱟᱢ ᱯᱟᱱᱛᱮ ᱧᱟᱢ ᱫᱟᱲᱮᱭᱟᱜᱼᱟ ᱴᱷᱤᱠ ᱜᱮᱭᱟ ᱱᱚᱜᱼᱚᱭ ᱯᱚᱛᱚᱵ ᱨᱮᱱᱟᱜ ᱧᱩᱛᱩᱢ ᱦᱩᱭᱩᱜ ᱠᱟᱱᱟ ᱡᱟᱦᱮᱨ ᱵᱚᱸᱜᱟ ᱥᱟᱱᱛᱟᱲ ᱠᱚ ᱴᱷᱤᱠ ᱜᱮᱭᱟ ᱤᱝᱞᱤᱥ ᱛᱮᱠᱷᱟᱡ ᱫᱚ ᱤ ᱵᱩᱠ ᱚᱱ ᱠᱟᱥᱴᱚᱢᱟᱨᱤ ᱨᱤᱪᱩᱣᱟᱞᱥ ᱮᱱᱰ ᱥᱳᱥᱟᱞ ᱮᱠᱴᱤᱵᱷᱤᱴᱤᱥ ᱚᱱ ᱥᱟᱱᱛᱟᱞᱥ ᱨᱤᱴᱮᱱ ᱵᱟᱭ ᱨᱟᱢᱮᱥᱥᱚᱨ ᱢᱩᱨᱢᱩ ᱚᱱᱟ ᱯᱚᱛᱚᱵ ᱟᱹᱰᱤ ᱦᱚᱲ ᱩᱪᱷᱟᱹᱱ ᱠᱟᱱᱟ ᱤᱧ ᱤᱧ ᱴᱷᱮᱡ ᱡᱟᱦᱟᱸ ᱯᱚᱛᱚᱵ ᱦᱮᱱᱟᱜᱼᱟ ᱚᱱᱟ ᱫᱚ ᱦᱩᱭᱩᱜ ᱠᱟᱱᱟ ᱫᱩ ᱦᱟᱡᱟᱨ ᱮᱜᱟᱨᱚ ᱥᱟᱞ ᱨᱮᱱᱟᱜ ᱵᱟᱨ ᱜᱮ ᱥᱟᱭ

ᱵᱟᱵᱚᱱ ᱯᱟᱲᱦᱟᱣ ᱟᱠᱟᱱ ᱠᱷᱟᱡ ᱥᱮ ᱡᱟᱦᱟᱸᱭ ᱴᱷᱮᱡ ᱵᱟᱹᱱᱩᱜ ᱠᱷᱟᱡ ᱱᱚᱣᱟ ᱯᱚᱛᱚᱵ ᱫᱚ ᱟᱵᱚᱣᱟᱜ ᱥᱟᱱᱛᱟᱲᱤ ᱡᱟᱦᱟᱸ ᱢᱮᱞᱟ ᱠᱷᱮᱞᱟ ᱠᱚ ᱦᱩᱭᱩᱜᱼᱟ ᱡᱟᱦᱟᱸ ᱨᱮ ᱥᱮ ᱡᱟᱦᱟᱸᱱᱟᱜ ᱵᱳᱭ ᱢᱮᱞᱟ ᱠᱚ ᱥᱮ ᱯᱟᱛᱟ ᱡᱟᱜᱮ ᱠᱚ ᱚᱱᱟ ᱵᱳᱭ ᱦᱚᱭᱛᱳ ᱧᱟᱢᱚᱜᱼᱟ ᱵᱩᱡᱷᱟᱹᱣ ᱮᱱᱟ ᱴᱷᱤᱠ ᱜᱮᱭᱟ ᱪᱚᱞᱚ ᱤᱧ ᱱᱚᱰᱮ ᱡᱟᱦᱟᱸ ᱯᱨᱚᱥᱱᱚ ᱠᱚ ᱥᱮ ᱠᱩᱠᱞᱤ ᱠᱚ ᱛᱩᱢᱟᱹᱞ ᱨᱟᱠᱟᱵ ᱠᱟᱹᱫᱟᱹᱧ ᱡᱷᱚᱛᱚ ᱜᱮ ᱦᱩᱭᱩᱜ ᱠᱟᱱᱟ ᱡᱟᱦᱮᱨ ᱵᱚᱸᱜᱟ ᱥᱟᱱᱛᱟᱲ ᱠᱚ ᱯᱚᱛᱚᱵ ᱠᱷᱚᱱ ᱛᱚ ᱱᱚᱰᱮ ᱯᱮ ᱧᱮᱞ ᱧᱟᱢ ᱮᱫᱟ ᱯᱨᱚᱛᱷᱚᱢ ᱨᱮᱜᱮ ᱠᱩᱠᱞᱤ ᱦᱩᱭᱩᱜ ᱠᱟᱱᱟ ᱠᱷᱮᱨᱣᱟᱞ ᱠᱚᱣᱟᱜ ᱫᱷᱚᱨᱚᱢ ᱴᱷᱟᱶ ᱫᱚ ᱚᱠᱟ ᱠᱟᱱᱟ ᱠᱷᱮᱨᱣᱟᱞ ᱠᱚᱣᱟᱜ ᱫᱷᱚᱨᱚᱢ ᱴᱷᱟᱶ ᱫᱚ ᱚᱠᱟ ᱠᱟᱱᱟ ᱛᱚ ᱱᱚᱣᱟ ᱨᱮᱱᱟᱜ ᱞᱟᱹᱱᱟᱹᱭ ᱥᱮ ᱩᱛᱛᱚᱨ ᱫᱚ ᱦᱩᱭᱩᱜ ᱠᱟᱱᱟ ᱡᱟᱦᱮᱨ ᱛᱷᱟᱱ ᱡᱟᱦᱮᱨ ᱛᱷᱟᱱ ᱜᱮ ᱦᱩᱭᱩᱜ ᱠᱟᱱᱟ ᱟᱵᱚ ᱥᱟᱱᱛᱟᱲ ᱠᱚᱣᱟᱜ ᱫᱷᱚᱨᱚᱢ ᱴᱷᱟᱶ ᱱᱚᱣᱟ ᱫᱚ ᱚᱞᱪᱤᱠᱤ ᱛᱤᱧ ᱚᱞ ᱟᱠᱟᱫᱟ ᱡᱮᱞᱮᱠᱟ ᱮᱴᱟᱜ ᱡᱟᱹᱛᱤ ᱠᱚᱣᱟᱜ ᱫᱤᱠᱩ ᱠᱚᱣᱟᱜ ᱢᱟᱱᱮ ᱦᱤᱱᱫᱩ ᱠᱚᱣᱟᱜ ᱫᱚ ᱦᱩᱭᱩᱜ ᱠᱟᱱᱟ ᱢᱚᱱᱫᱤᱨ ᱛᱩᱨᱩᱠ ᱠᱚᱣᱟᱜ ᱫᱚ ᱢᱚᱥᱡᱤᱫᱽ ᱠᱷᱤᱥᱴᱟᱱ ᱠᱚᱣᱟᱜ ᱫᱚ ᱦᱩᱭᱩᱜ ᱠᱟᱱᱟ ᱪᱟᱨᱪ ᱨᱮ ᱪᱮᱫ ᱞᱮᱠᱟ ᱜᱮ ᱟᱵᱚ ᱥᱟᱱᱛᱟᱲ ᱠᱚᱣᱟᱜ ᱫᱷᱚᱨᱚᱢ ᱴᱷᱟᱶ ᱥᱮ ᱫᱷᱚᱨᱚᱢ ᱟᱠᱷᱲᱟ ᱡᱟᱦᱟᱸ ᱨᱮ ᱵᱚᱸᱜᱟ ᱵᱳᱨᱳ ᱦᱩᱭᱩᱜᱼᱟ ᱚᱱᱟ ᱫᱚ ᱦᱩᱭᱩᱜ ᱠᱟᱱᱟ ᱡᱟᱦᱮᱨ ᱛᱷᱟᱱ ᱢᱮᱱᱮᱫ ᱫᱚ ᱱᱚᱣᱟ ᱜᱮ ᱠᱟᱱᱟ ᱡᱮ ᱡᱟᱦᱟᱸ ᱥᱟᱱᱛᱟᱲ ᱟᱹᱛᱩ ᱨᱮ ᱡᱟᱦᱟᱸ ᱨᱮᱜᱮ ᱥᱟᱱᱛᱟᱲ ᱟᱹᱛᱩ ᱦᱮᱱᱟᱜᱼᱟ ᱚᱸᱰᱮ ᱫᱚ ᱡᱟᱦᱮᱨ ᱛᱷᱟᱱ ᱫᱚ ᱞᱟᱹᱠᱛᱤ ᱠᱟᱱᱟ ᱦᱮᱸ ᱥᱮ ᱪᱚᱞᱚ ᱮᱵᱟᱨ ᱠᱟᱹᱴᱤᱡ ᱯᱚᱛᱚᱵ ᱠᱷᱚᱱ ᱜᱮ ᱵᱚᱱ ᱯᱟᱲᱦᱟᱣ ᱞᱮᱱ ᱜᱮ ᱡᱟᱦᱟᱸᱭ ᱚᱞᱪᱤᱠᱤ ᱵᱚᱱ ᱵᱟᱰᱟᱭᱟ ᱠᱟᱹᱴᱤᱡ ᱵᱚᱱ ᱧᱮᱞ ᱢᱟ ᱠᱷᱮᱨᱣᱟᱞ ᱠᱚᱣᱟᱜ ᱠᱷᱮᱨᱣᱟᱞ ᱡᱟᱹᱛᱤ ᱦᱚᱲ ᱠᱚᱣᱟᱜ ᱫᱷᱚᱨᱚᱢ ᱴᱷᱟᱶ ᱫᱚ ᱚᱠᱟ ᱠᱟᱱᱟ ᱡᱟᱦᱮᱨ ᱛᱷᱟᱱ ᱜᱮ ᱠᱟᱱᱟ ᱠᱷᱮᱨᱣᱟᱞ ᱡᱟᱹᱛᱤ ᱦᱚᱲ ᱠᱚᱣᱟᱜ ᱫᱷᱚᱨᱚᱢ ᱴᱷᱟᱶ ᱫᱚ ᱠᱷᱮᱨᱣᱟᱞ ᱠᱚᱫᱚ ᱡᱚᱲ ᱥᱟᱨᱡᱚᱢ ᱫᱟᱨᱮ ᱵᱩᱴᱳ ᱨᱮ ᱡᱟᱦᱮᱨ ᱫᱚᱠᱚ ᱴᱷᱟᱲᱚ ᱞᱮᱫ ᱠᱟᱱᱟ ᱦᱩᱭᱮᱱᱟ ᱛᱟᱨᱯᱚᱨᱮ ᱯᱳᱭᱞᱳ ᱡᱚᱠᱷᱚᱱ ᱡᱟᱦᱮᱨ ᱠᱚ ᱵᱮᱱᱟᱣ ᱞᱮᱫᱟ ᱡᱟᱦᱮᱨ ᱨᱮ ᱦᱮᱡ ᱠᱟᱱᱟ ᱡᱳᱲᱟ ᱥᱟᱨᱡᱚᱢ ᱥᱮ ᱵᱟᱭᱨᱟ ᱥᱟᱨᱡᱚᱢ ᱫᱟᱨᱮ ᱛᱟᱦᱮᱱ ᱚᱱᱠᱟᱱ ᱴᱷᱮᱱ ᱜᱮ ᱡᱟᱦᱮᱨ ᱛᱟᱦᱮᱱ ᱵᱮᱱᱟᱣ ᱞᱮᱱᱟ ᱠᱩᱴᱟᱹᱢ ᱟᱨ ᱢᱤᱫᱴᱟᱱ ᱠᱩᱠᱞᱤ ᱱᱚᱰᱮ ᱡᱮ ᱠᱩᱴᱟᱹᱢ ᱡᱟᱦᱮᱨ ᱫᱚ ᱚᱠᱟ ᱠᱚ ᱢᱮᱛᱟᱜ ᱠᱟᱱᱟ ᱛᱚ ᱠᱩᱴᱟᱹᱢ ᱡᱟᱦᱮᱨ ᱚᱠᱟ ᱠᱚ ᱢᱮᱛᱟᱜ ᱠᱟᱱᱟ ᱵᱚᱱ ᱧᱮᱞᱟ ᱪᱮᱫ ᱠᱩᱴᱟᱹᱢ ᱡᱟᱦᱮᱨ ᱚᱸᱰᱮ ᱦᱩᱭᱩᱜ ᱠᱟᱱᱟ ᱠᱩᱴᱟᱹᱢ ᱡᱟᱦᱮᱨ ᱫᱚ ᱚᱠᱟ ᱠᱚ ᱢᱮᱛᱟᱜ ᱠᱟᱱᱟ ᱢᱟᱜ ᱢᱚᱬᱮ ᱦᱩᱭᱩᱜ ᱢᱟᱱᱮ ᱢᱟᱜ ᱢᱚᱬᱮ ᱚᱠᱛᱚ ᱢᱟᱜ ᱢᱚᱬᱮ ᱚᱸᱰᱮ ᱪᱮᱫ ᱠᱚ ᱞᱟᱹᱭᱫᱟ ᱢᱟᱜ ᱢᱚᱬᱮ ᱦᱩᱭᱩᱜ ᱞᱟᱦᱟ ᱨᱮ ᱟᱪᱪᱷᱟ ᱢᱟᱱᱮ ᱢᱟᱜ ᱢᱚᱬᱮ ᱡᱚᱠᱷᱚᱱ ᱵᱚᱱ ᱠᱚᱨᱟᱣᱟ ᱥᱮ ᱛᱟᱨ ᱞᱟᱦᱟ ᱨᱮ ᱚᱱᱮ ᱡᱟᱦᱮᱨ ᱰᱟᱹᱝᱨᱤ ᱡᱟᱦᱮᱨ ᱰᱟᱹᱝᱨᱤ ᱠᱚ ᱡᱚᱢ ᱠᱚ ᱚᱠᱛᱚ ᱟᱪᱪᱷᱟ ᱡᱟᱦᱮᱨ ᱰᱟᱹᱝᱨᱤ ᱠᱚ ᱡᱚᱢ ᱠᱚ ᱚᱠᱛᱚ ᱚᱱᱟ ᱵᱚᱸᱜᱟ ᱵᱳᱨᱳ ᱵᱷᱟᱠᱨᱟᱛᱮ ᱡᱟᱦᱟᱸ ᱴᱷᱮᱱ ᱫᱟᱲᱮ ᱠᱚ ᱟᱹᱛᱤᱧ ᱠᱟᱛᱮᱫ ᱠᱚ ᱫᱟᱲᱮ ᱠᱚ ᱟᱹᱛᱤᱧ ᱠᱟᱛᱮᱫ ᱠᱚ ᱫᱟᱲᱮ ᱠᱚ ᱢᱟᱱᱮ ᱡᱟᱦᱟᱸᱭ ᱠᱚᱠᱚ ᱡᱤᱭᱟᱹᱞᱤ ᱠᱚ ᱢᱟᱱᱮ ᱯᱨᱟᱱᱤ ᱠᱚ ᱰᱟᱹᱝᱨᱤ ᱵᱚᱞᱚ ᱥᱮ ᱢᱮᱨᱚᱢ ᱵᱚᱞᱚ ᱥᱮ ᱥᱤᱢ ᱵᱚᱞᱚ ᱡᱟᱦᱟᱸᱭ ᱜᱮ ᱟᱹᱛᱤᱧ ᱠᱟᱛᱮᱫ ᱠᱚ ᱠᱩᱴᱟᱹᱢ ᱠᱤᱱᱟᱹ ᱠᱩᱴᱟᱹᱢ ᱠᱤᱱᱟ ᱚᱱᱟ ᱜᱮᱠᱚ ᱢᱮᱛᱟᱜ ᱠᱟᱱᱟ ᱠᱩᱴᱟᱹᱢ ᱡᱟᱦᱮᱨ ᱫᱚ ᱠᱟᱹᱴᱤᱡ ᱟᱨᱚ ᱯᱷᱟᱨᱪᱟ ᱛᱮᱵᱚᱱ ᱧᱮᱞᱟ ᱱᱚᱣᱟ ᱡᱟᱦᱮᱨ ᱨᱮᱫᱚ ᱫᱟᱲᱮᱭᱟᱜ ᱦᱚᱴᱚᱜ ᱨᱮᱛᱟ ᱛᱚᱯᱟᱜ ᱠᱟᱛᱮ ᱢᱟᱭᱟᱝ ᱫᱚ ᱵᱟᱠᱚ ᱡᱚᱨᱚᱭᱟ ᱟᱪᱪᱷᱟ ᱡᱟᱦᱟᱸ ᱨᱮ ᱱᱚᱜᱼᱚᱭ ᱡᱮ ᱫᱟᱲᱮ ᱠᱩᱴᱟᱹᱢ ᱡᱟᱦᱮᱨ ᱨᱮᱱᱟᱜ ᱠᱟᱛᱷᱟ ᱦᱩᱭᱩᱜ ᱠᱟᱱᱟ ᱚᱸᱰᱮ ᱫᱚ ᱡᱟᱦᱟᱸᱭ ᱫᱟᱲᱮ ᱥᱮ ᱡᱟᱦᱟᱸᱭ ᱯᱨᱟᱱᱤ ᱠᱚ ᱠᱚ ᱮᱢᱟᱭᱟ ᱡᱟᱦᱟᱸᱭ ᱫᱟᱲᱮ ᱠᱚ ᱮᱢᱟᱭᱟ ᱩᱱᱤ ᱫᱟᱲᱮᱭᱟᱜ ᱦᱚᱴᱚᱜ ᱫᱚ ᱵᱟᱝ ᱠᱚ ᱢᱟᱜ ᱛᱚᱯᱟᱜᱟ ᱚᱱᱟ ᱠᱚ ᱞᱟᱹᱭ ᱦᱚᱪᱚᱭᱮᱫᱟ ᱥᱩᱫᱩ ᱪᱮᱫ ᱦᱩᱭᱩᱜᱼᱟ ᱢᱟᱭᱟᱝ ᱫᱚ ᱵᱟᱠᱚ ᱡᱚᱲᱚᱭᱟ ᱵᱚᱦᱚᱜ ᱨᱮ ᱠᱩᱴᱟᱹᱢ ᱠᱟᱛᱮ ᱵᱚᱦᱚᱜ ᱨᱮ ᱠᱩᱴᱟᱹᱢ ᱠᱟᱛᱮ ᱵᱚᱦᱚᱜ ᱞᱩᱛᱩᱨ ᱛᱮ ᱚᱱᱟ ᱢᱟᱭᱟᱝ ᱫᱚ ᱡᱚᱲᱚ ᱦᱚᱪᱚ ᱠᱟᱛᱮ ᱵᱚᱸᱜᱟ ᱛᱷᱟᱱ ᱨᱮ ᱟᱬᱜᱚ ᱦᱩᱭᱩᱜᱼᱟ ᱦᱩᱭᱮᱱᱟ ᱛᱟᱦᱚᱞᱮ ᱡᱮ ᱠᱩᱴᱟᱹᱢ ᱡᱟᱦᱮᱨ ᱨᱮ ᱚᱱᱟ ᱜᱮᱠᱚ ᱞᱟᱹᱭᱟ ᱡᱟᱦᱟᱸ ᱨᱮ ᱫᱟᱲᱮ ᱠᱚ ᱟᱹᱛᱤᱧ ᱠᱟᱛᱮ ᱫᱟᱲᱮ ᱠᱚ ᱟᱹᱛᱤᱧ ᱠᱟᱛᱮ ᱢᱟᱱᱮ ᱡᱟᱦᱟᱸᱭ ᱪᱤᱭᱩᱞᱤ ᱠᱚ ᱟᱹᱛᱤᱧ ᱠᱟᱛᱮ ᱠᱚ ᱵᱚᱦᱚᱜ ᱵᱚᱦᱚᱜ ᱨᱮᱠᱚ ᱠᱩᱴᱟᱹᱢ ᱠᱟᱛᱮ ᱞᱩᱛᱩᱨ ᱛᱮ ᱢᱟᱭᱟᱝ ᱠᱚ ᱡᱚᱨᱚᱭᱟ ᱡᱟᱦᱟᱸ ᱡᱟᱭᱜᱟ ᱨᱮ ᱥᱮ ᱚᱱᱟ ᱦᱚᱸ ᱱᱚᱰᱮ ᱠᱚ ᱞᱟᱹᱭ ᱠᱮᱫᱟ ᱡᱮ ᱵᱚᱸᱜᱟ ᱛᱷᱟᱱ ᱨᱮ ᱚᱰᱚᱜ ᱦᱩᱭᱩᱜᱼᱟ ᱟᱫᱚ ᱚᱱᱮ ᱚᱸᱰᱮ ᱫᱚ ᱫᱟᱲᱮ ᱠᱚ ᱠᱩᱴᱟᱹᱢ ᱠᱚ ᱠᱷᱟᱹᱛᱤᱨ ᱜᱮ ᱚᱱᱟ ᱫᱚ ᱠᱩᱴᱟᱹᱢ ᱡᱟᱦᱮᱨ ᱧᱩᱛᱩᱢ ᱦᱩᱭ ᱟᱠᱟᱱᱟ ᱟᱪᱪᱷᱟ ᱡᱟᱦᱮᱨ ᱛᱷᱟᱱ ᱨᱮ ᱡᱤᱭᱟᱹᱞᱤᱭᱟᱜ ᱢᱟᱭᱟᱝ ᱡᱚᱨᱚ ᱞᱟᱦᱟ ᱨᱮ ᱡᱟᱦᱟᱸ ᱨᱮᱠᱚ ᱠᱩᱴᱟᱹᱢ ᱠᱚᱣᱟ ᱮᱠᱪᱩᱭᱮᱞᱤ ᱚᱱᱟ ᱠᱚ ᱞᱟᱹᱭᱟ ᱠᱩᱴᱟᱹᱢ ᱡᱟᱦᱮᱨ ᱴᱷᱤᱠ ᱜᱮᱭᱟ ᱵᱩᱡᱷᱟᱹᱣ ᱠᱮᱫᱟ ᱵᱚᱱ ᱮᱨᱯᱚᱨᱮ ᱫᱚ ᱦᱩᱭᱩᱜ ᱠᱟᱱᱟ ᱥᱟᱱᱛᱟᱲ ᱠᱚᱨᱮᱱ ᱵᱚᱸᱜᱟ ᱵᱩᱨᱩ ᱠᱚ ᱥᱟᱱᱛᱟᱲ ᱠᱚᱨᱮᱱ ᱵᱚᱸᱜᱟ ᱵᱩᱨᱩ ᱫᱚ ᱟᱹᱰᱤ ᱞᱮᱠᱟᱱ ᱠᱚ ᱥᱮ ᱟᱹᱰᱤ ᱟᱢᱫᱟ ᱟᱠᱚ ᱡᱮᱞᱮᱠᱟ ᱱᱚᱣᱟ ᱫᱚ ᱦᱩᱭᱩᱜ ᱠᱟᱱᱟ ᱥᱤᱧ ᱵᱚᱸᱜᱟ ᱟᱫᱚ ᱚᱞ ᱪᱤᱠᱤ ᱛᱤᱧ ᱚᱞ ᱠᱟᱫᱟ ᱢᱟᱨᱟᱝ ᱵᱩᱨᱩ ᱫᱷᱚᱨᱚᱢ ᱥᱮ ᱜᱚᱲᱟᱢ ᱵᱚᱸᱜᱟ ᱦᱚᱸᱠᱚ ᱢᱮᱛᱟᱭᱟ ᱱᱩᱭ ᱫᱚ ᱢᱚᱬᱮ ᱠᱚ ᱛᱩᱨᱩᱭ ᱠᱚ ᱢᱚᱬᱮ ᱠᱚ ᱛᱩᱨᱩᱭ ᱠᱚ ᱢᱚᱬᱮ ᱠᱚ ᱛᱩᱨᱩᱭ ᱠᱚᱫᱚ ᱟᱸᱡᱚᱢ ᱛᱮ ᱟᱹᱰᱤ ᱟᱢᱫᱟ ᱵᱩᱡᱷᱟᱹᱜ ᱠᱟᱱᱟ ᱢᱮᱱᱠᱷᱟᱱ ᱱᱩᱭ ᱫᱚ ᱢᱤᱫᱴᱟᱝ ᱜᱮ ᱵᱚᱸᱜᱟ ᱠᱟᱱᱟᱭ ᱱᱚᱣᱟ ᱡᱟᱦᱮᱨ ᱵᱚᱸᱜᱟ ᱥᱟᱱᱛᱟᱲ ᱯᱚᱛᱚᱵ ᱨᱮ ᱡᱟᱦᱟᱸ ᱞᱟᱹᱭ ᱦᱚᱪᱚ ᱟᱠᱟᱫᱟᱭ ᱚᱱᱟ ᱛᱮᱜᱮᱧ ᱞᱟᱹᱭ ᱠᱮᱫᱟ ᱡᱮ ᱢᱚᱬᱮ ᱠᱚ ᱛᱩᱨᱩᱭ ᱠᱚᱫᱚ ᱢᱤᱫᱴᱟᱝ ᱜᱮ ᱵᱚᱸᱜᱟ ᱠᱟᱱᱟᱭ ᱚᱱᱟ ᱛᱟᱭᱚᱢ ᱦᱩᱭᱩᱜ ᱠᱟᱱᱟ ᱥᱤᱢᱟ ᱵᱚᱸᱜᱟ ᱥᱮ ᱥᱤᱢᱟᱹ ᱵᱚᱸᱜᱟ ᱦᱚᱸᱠᱚ ᱢᱮᱛᱟᱭᱟ ᱟᱵᱽᱜᱮ ᱵᱚᱸᱜᱟ ᱮᱨ ᱦᱩᱭᱩᱜ ᱠᱟᱱᱟ ᱠᱟᱨᱟᱢ ᱵᱚᱸᱜᱟ ᱠᱟᱨᱟᱢ ᱵᱚᱱ ᱟᱸᱡᱚᱢ ᱠᱟᱫᱟ ᱥᱮ ᱡᱚᱢᱥᱤᱢ ᱵᱚᱸᱜᱟ ᱯᱟᱛᱟ ᱵᱚᱸᱜᱟ ᱴᱷᱤᱠ ᱜᱮᱭᱟ ᱛᱟᱨᱯᱚᱨᱮ ᱦᱮᱡ ᱠᱟᱱᱟ ᱡᱩᱜᱽᱱᱤ ᱵᱚᱸᱜᱟ ᱯᱩᱡᱟᱹ ᱥᱮ ᱡᱩᱜᱽᱱᱤ ᱵᱚᱸᱜᱟ ᱰᱟᱹᱱ ᱵᱚᱸᱜᱟ ᱜᱚᱸᱥᱟᱭ ᱮᱨᱟ ᱜᱚᱸᱥᱟᱭ ᱮᱨᱟ ᱛᱟᱨᱯᱚᱨᱮ ᱵᱚᱸᱜᱟ ᱛᱟᱞᱟ ᱟᱠᱟᱱ ᱯᱩᱨᱩᱫᱷᱩᱞ ᱠᱚ ᱵᱚᱸᱜᱟ ᱛᱟᱞᱟ ᱢᱟᱱᱮ ᱟᱵᱚ ᱚᱲᱟᱜ ᱨᱮ ᱡᱩᱫᱤ ᱡᱟᱦᱟᱸᱭ ᱠᱚ ᱵᱚᱸᱜᱟ ᱛᱟᱞᱟ ᱵᱚᱸᱜᱟ ᱛᱟᱞᱟ ᱞᱮᱱᱠᱷᱟᱱ ᱦᱟᱱᱟ ᱯᱤᱲᱦᱤ ᱠᱚ ᱪᱟᱞᱟᱣ ᱞᱮᱱᱠᱷᱟᱱ ᱠᱚ ᱡᱩᱫᱤ ᱵᱚᱱ ᱵᱷᱟᱸᱰᱟᱱ ᱠᱚᱣᱟ ᱛᱟᱦᱚᱞᱮ ᱩᱱᱠᱩ ᱫᱚ ᱚᱲᱟᱜ ᱵᱚᱸᱜᱟ ᱠᱚ ᱦᱩᱭᱩᱜᱼᱟ ᱩᱱᱠᱩ ᱠᱚᱵᱚ ᱢᱮᱛᱟ ᱠᱚ ᱠᱟᱱᱟ ᱵᱚᱸᱜᱟ ᱛᱟᱞᱟ ᱟᱱ ᱯᱩᱨᱩᱫᱷᱩᱞ ᱠᱚ ᱚᱱᱠᱟ ᱜᱮ ᱦᱩᱭᱩᱜ ᱠᱟᱱᱟ ᱠᱤᱥᱟᱹᱬ ᱵᱚᱸᱜᱟ ᱦᱮᱱᱟᱜ ᱠᱚᱣᱟ ᱢᱟᱹᱡᱷᱤ ᱵᱚᱸᱜᱟ ᱦᱮᱱᱟᱜ ᱠᱚᱣᱟ ᱴᱷᱤᱠ ᱜᱮᱭᱟ ᱯᱟᱥ ᱨᱮᱫᱚ ᱚᱞ ᱪᱤᱠᱤ ᱛᱤᱧ ᱚᱞ ᱠᱟᱫᱟ ᱡᱟᱦᱟᱸᱭ ᱠᱚ ᱚᱞ ᱪᱤᱠᱤ ᱵᱟᱵᱚᱱ ᱵᱟᱲᱟᱭᱟ ᱛᱚ ᱧᱮᱞ ᱟᱵᱚᱱ ᱱᱚᱣᱟ ᱠᱚ ᱪᱮᱫ ᱞᱮᱠᱟ ᱠᱟᱛᱮ ᱦᱩᱭᱩᱜ ᱠᱟᱱᱟ ᱦᱮᱸᱥᱮ ᱮᱨᱯᱚᱨᱮ ᱦᱮᱡ ᱠᱟᱱᱟ ᱥᱮᱸᱫᱽᱨᱟ ᱵᱚᱸᱜᱟ ᱥᱮᱸᱫᱽᱨᱟ ᱵᱚᱸᱜᱟ ᱥᱮᱸᱫᱽᱨᱟ ᱪᱟᱞᱟᱜ ᱚᱠᱛᱚ ᱱᱩᱭ ᱵᱚᱸᱜᱟ ᱠᱚ ᱵᱚᱸᱜᱟ ᱵᱩᱨᱩ ᱟᱭᱟ ᱛᱟᱯᱚᱨᱮ ᱦᱩᱭᱩᱜ ᱠᱟᱱᱟ ᱦᱩᱲᱩᱫ ᱠᱩᱱ ᱴᱩᱫ ᱵᱚᱸᱜᱟ ᱠᱚ ᱠᱩᱱ ᱴᱩᱫ ᱵᱚᱸᱜᱟ ᱠᱚ ᱦᱩᱲᱩᱫ ᱠᱩᱱ ᱴᱩᱫ ᱵᱚᱸᱜᱟ ᱠᱚ ᱱᱩᱠᱩ ᱵᱚᱸᱜᱟ ᱧᱩᱛᱩᱢ ᱫᱚ ᱤᱧ ᱦᱚᱸ ᱞᱟᱦᱟ ᱛᱮ ᱵᱟᱹᱧ ᱵᱟᱲᱟᱭ ᱠᱮᱭᱟ ᱱᱚᱣᱟ ᱵᱳᱭ ᱱᱚᱣᱟ ᱨᱟᱢᱮᱥᱥᱚᱨ ᱢᱩᱨᱢᱩᱣᱟᱜ ᱯᱚᱛᱚᱵ ᱯᱟᱲᱦᱟᱣ ᱠᱟᱛᱮ ᱜᱮ ᱱᱚᱣᱟ ᱵᱚᱸᱜᱟ ᱠᱚᱣᱟᱜ ᱧᱩᱛᱩᱢ ᱫᱚᱹᱧ ᱟᱸᱡᱚᱢ ᱟᱸᱡᱚᱢ ᱠᱮᱫᱟ ᱛᱤᱠᱤᱱ ᱥᱤᱝ ᱞᱟᱣᱮᱨ ᱥᱤᱝ ᱵᱚᱸᱜᱟ ᱛᱤᱠᱤᱱ ᱥᱤᱝ ᱞᱟᱣᱮᱨ ᱥᱤᱝ ᱵᱚᱸᱜᱟ ᱛᱚ ᱡᱟᱠ ᱜᱮ ᱛᱮᱦᱮᱧ ᱫᱚ ᱱᱚᱣᱟ ᱵᱷᱤᱰᱤᱭᱳ ᱵᱟᱹᱧ ᱢᱟᱲᱟᱝᱟ ᱛᱚ ᱱᱤᱭᱟᱹ ᱛᱟᱭᱚᱢ ᱫᱟᱨᱟᱢ ᱟᱨᱚ ᱱᱚᱣᱟ ᱯᱚᱛᱚᱵ ᱠᱷᱚᱡ ᱢᱟᱱᱮ ᱡᱟᱦᱮᱨ ᱵᱚᱸᱜᱟ ᱥᱟᱱᱛᱟᱲ ᱠᱷᱚᱡ ᱤᱫᱤ ᱠᱟᱛᱮ ᱟᱨᱚ ᱡᱟᱹᱥᱛᱤ ᱵᱷᱤᱰᱤᱭᱳ ᱠᱚᱧ ᱵᱮᱱᱟᱣᱟ ᱚᱱᱟ ᱵᱷᱤᱰᱤᱭᱳ ᱠᱚᱫᱚ ᱠᱟᱹᱴᱤᱡ ᱢᱟᱲᱟᱝ ᱚᱜᱼᱟ ᱛᱚ ᱫᱷᱳᱨᱡᱳ ᱫᱷᱚᱨᱮ ᱡᱩᱫᱤ ᱵᱚᱱ ᱟᱸᱡᱚᱢᱟ ᱥᱮ ᱧᱮᱞ ᱟᱵᱚᱱ ᱱᱚᱣᱟ ᱵᱷᱤᱰᱤᱭᱳ ᱠᱚ ᱤᱧᱟᱹᱜ ᱠᱟᱛᱷᱟ ᱠᱚᱵᱚᱱ ᱟᱸᱡᱚᱢᱟ ᱛᱟᱦᱚᱞᱮ ᱱᱚᱣᱟ ᱥᱟᱱᱛᱟᱲ ᱨᱮᱱ ᱢᱳᱴᱟᱢᱩᱴᱤ ᱡᱟᱹᱥᱛᱤ ᱜᱮᱵᱚᱱ ᱥᱮᱬᱟ ᱫᱟᱲᱮᱭᱟᱜᱼᱟ ᱟᱵᱚᱣᱟᱜ ᱥᱟᱱᱛᱟᱲᱟᱜ ᱟᱹᱨᱤᱪᱟᱹᱞᱤ ᱡᱮᱞᱮᱠᱟ ᱦᱩᱭᱩᱜ ᱠᱟᱱᱟ ᱥᱟᱱᱛᱟᱲ ᱠᱚᱣᱟᱜ ᱵᱤᱪᱟᱹᱨ ᱥᱟᱱᱛᱟᱲ ᱠᱚᱣᱟᱜ ᱜᱤᱨᱟᱹ ᱥᱟᱱᱛᱟᱲ ᱠᱚᱣᱟᱜ ᱵᱟᱯᱞᱟ ᱵᱷᱟᱸᱰᱟᱱ ᱮᱢᱟᱱ ᱛᱮᱱ ᱠᱚ ᱛᱚ ᱡᱟᱠ ᱜᱮ ᱛᱮᱦᱮᱧᱟᱜ ᱵᱷᱤᱰᱭᱳ ᱫᱚ ᱱᱚᱰᱮ ᱜᱤᱧ ᱢᱩᱪᱟᱹᱫ ᱮᱫᱟ ᱟᱨ ᱟᱯᱮ ᱴᱷᱮᱱ ᱢᱤᱫᱴᱟᱱ ᱠᱩᱠᱞᱤ ᱛᱟᱦᱮᱸᱭᱮᱱᱟ ᱡᱮ ᱡᱟᱦᱮᱨ ᱛᱷᱟᱱ ᱨᱮ ᱡᱟᱦᱮᱨ ᱛᱷᱟᱱ ᱨᱮ ᱚᱠᱚᱭ ᱵᱚᱸᱜᱟ ᱯᱳᱭᱞᱳ ᱵᱚᱱ ᱮᱢᱟᱭᱟ ᱡᱟᱦᱮᱨ ᱛᱷᱟᱱ ᱨᱮ ᱚᱠᱚᱭ ᱵᱚᱸᱜᱟ ᱯᱳᱭᱞᱳ ᱵᱚᱱ ᱟᱢᱟᱭᱟ ᱛᱚ ᱟᱢᱟᱜ ᱢᱤᱫᱴᱟᱝ ᱠᱩᱠᱞᱤ ᱠᱟᱱᱟ ᱛᱚ ᱱᱚᱣᱟ ᱵᱷᱤᱰᱤᱭᱳ ᱨᱮᱯᱮ ᱠᱚᱢᱮᱱᱴ ᱛᱟᱵᱚᱱᱟ ᱟᱨ ᱫᱚᱥᱟᱨ ᱠᱩᱠᱞᱤ ᱫᱚ ᱦᱩᱭᱩᱜ ᱠᱟᱱᱟ ᱡᱟᱦᱮᱨ ᱥᱟᱹᱲᱤᱢ ᱚᱠᱚᱭ ᱠᱚ ᱫᱟᱞᱚᱵᱟ ᱡᱟᱦᱮᱨ ᱥᱟᱹᱲᱤᱢ ᱚᱠᱚᱭ ᱠᱚ ᱫᱟᱞᱚᱵᱟ ᱱᱚᱣᱟ ᱦᱚᱸ ᱠᱚᱢᱮᱱᱴ ᱨᱮ ᱚᱞ ᱛᱟᱵᱚᱱ ᱯᱮ ᱡᱟᱦᱟᱸᱭ ᱯᱳᱭᱞᱳ ᱯᱨᱚᱛᱷᱚᱢ ᱞᱟᱹᱭ ᱟᱛᱟᱵᱚᱱᱟᱭ ᱩᱱᱤᱭᱟᱜ ᱧᱩᱛᱩᱢ ᱯᱚᱨᱮᱨ ᱵᱷᱤᱰᱤᱭᱳ ᱨᱤᱧ ᱩᱪᱷᱟᱹᱱᱟ ᱛᱚ ᱠᱚᱢᱮᱱᱴ ᱛᱟᱞᱟᱛᱮ ᱟᱯᱮᱭᱟᱜ ᱧᱩᱛᱩᱢ ᱯᱮ ᱮᱢ ᱛᱟᱵᱚᱱᱟ ᱟᱨ ᱚᱠᱟ ᱠᱷᱚᱱ ᱯᱮ ᱵᱷᱤᱰᱤᱭᱳ ᱯᱮ ᱧᱮᱞ ᱮᱫᱟ ᱚᱱᱟ ᱦᱚᱸᱯᱮ ᱚᱞ ᱛᱟᱵᱚᱱᱟ ᱟᱨ ᱢᱤᱫᱴᱟᱝ ᱠᱩᱠᱞᱤ ᱫᱚ ᱦᱩᱭᱩᱜ ᱠᱟᱱᱟ ᱟᱵᱚ ᱥᱟᱱᱛᱟᱲ ᱠᱚᱭᱤᱡ ᱥᱩᱠ ᱨᱮ ᱥᱟᱶᱟᱨ ᱨᱮ ᱫᱩᱠ ᱨᱮ ᱥᱟᱱᱟᱢᱟᱜ ᱨᱮᱜᱮ ᱵᱚᱸᱜᱟ ᱵᱩᱲᱤ ᱧᱟᱢᱟᱭ ᱩᱱᱤ ᱵᱚᱸᱜᱟ ᱟᱜ ᱫᱚ ᱧᱩᱛᱩᱢ ᱪᱮᱫ ᱛᱟᱭ ᱟᱵᱚᱣᱟᱜ ᱥᱟᱶᱛᱟ ᱨᱮ ᱥᱩᱠ ᱨᱮ ᱫᱩᱠ ᱨᱮ ᱥᱟᱶᱟᱨ ᱨᱮ ᱡᱷᱚᱛᱚ ᱨᱮᱜᱮ ᱯᱩᱡᱟᱹᱭ ᱧᱟᱢᱟᱭ ᱥᱮ ᱵᱚᱸᱜᱟ ᱫᱮᱵᱟ ᱥᱮᱵᱟᱭᱮᱭᱟ ᱵᱚᱱ ᱩᱱᱤ ᱵᱚᱸᱜᱟ ᱟᱜ ᱧᱩᱛᱩᱢ ᱫᱚ ᱪᱮᱫ ᱠᱟᱱᱟ ᱱᱚᱣᱟ ᱠᱩᱠᱞᱤ ᱨᱮᱱᱟᱜ ᱛᱮᱞᱟ ᱠᱚ ᱟᱯᱮ ᱠᱚᱢᱮᱱᱴ ᱨᱮ ᱚᱞ ᱛᱟᱵᱚᱱ ᱯᱮ ᱤᱧ ᱯᱚᱨᱮᱨ ᱵᱷᱤᱰᱤᱭᱳ ᱨᱮ ᱡᱚᱠᱷᱚᱱᱤᱧ ᱟᱯᱞᱳᱰᱟ ᱛᱚᱠᱷᱚᱱ ᱟᱯᱮᱭᱟᱜ ᱧᱩᱛᱩᱢ ᱤᱧ ᱩᱪᱷᱟᱹᱱᱟ ᱚᱵᱚᱥᱥᱳᱭ ᱟᱯᱮᱭᱟᱜ ᱠᱚᱢᱮᱱᱴ ᱞᱟᱛᱟᱨ ᱨᱮ ᱟᱯᱮᱭᱟᱜ ᱧᱩᱛᱩᱢ ᱟᱨ ᱚᱠᱟ ᱠᱷᱚᱱ ᱯᱮ ᱞᱟᱹᱭᱫᱟ ᱱᱚᱣᱟ ᱠᱚᱦᱚᱸ ᱯᱮ ᱚᱞ ᱛᱟᱵᱚᱱᱟ ᱢᱟ ᱮᱱᱠᱷᱟᱱ ᱛᱮᱦᱮᱧ ᱫᱚ ᱱᱚᱝᱠᱟ ᱜᱮ ᱥᱟᱱᱟᱢ ᱠᱚ ᱱᱟᱯᱟᱭ ᱛᱮ ᱛᱟᱦᱮᱱ ᱯᱮ